ᱱᱚᱣᱟ ᱥᱮᱸᱫᱽᱨᱟ ᱠᱟᱨᱠᱟ ᱪᱮᱱᱮᱞ ᱨᱮ ᱥᱟᱱᱟᱢ ᱠᱚ ᱡᱚᱦᱟᱨ ᱜᱮ ᱡᱟᱦᱟᱸᱭ ᱱᱚᱣᱟ ᱥᱮᱸᱫᱽᱨᱟ ᱠᱟᱨᱠᱟ ᱪᱮᱱᱮᱞ ᱵᱟᱯᱮ ᱥᱟᱵᱥᱠᱨᱟᱭᱤᱵᱽ ᱟᱠᱟᱫ ᱠᱷᱟᱱ ᱩᱥᱟᱹᱨᱟ ᱥᱟᱵᱥᱠᱨᱟᱭᱤᱵᱽ ᱛᱟᱵᱚᱱ ᱯᱮ ᱛᱮᱦᱮᱧᱟᱜ ᱵᱷᱤᱰᱤᱭᱳ ᱫᱚ ᱯᱟᱹᱴᱷᱩᱣᱟᱹ ᱜᱤᱫᱽᱨᱟᱹ ᱠᱚ ᱞᱟᱹᱜᱤᱫ ᱡᱮ ᱱᱤᱛᱚᱜ ᱡᱟᱦᱟᱸᱭ ᱱᱟᱭᱤᱱᱛᱷ ᱠᱞᱟᱥ ᱨᱮ ᱢᱮᱱᱟᱜ ᱠᱚ ᱩᱱᱠᱩ ᱡᱟᱦᱟᱸ ᱥᱟᱢᱱᱮ ᱱᱤᱛᱚᱜ ᱵᱤᱰᱟᱹᱣ ᱠᱚ ᱚᱞ ᱩᱱᱠᱩ ᱞᱟᱹᱜᱤᱫ ᱜᱮ ᱱᱚᱣᱟ ᱵᱷᱤᱰᱭᱳ ᱫᱚ ᱵᱤᱥᱮᱥ ᱠᱟᱨ ᱛᱮᱫᱚ ᱡᱮ ᱟᱵᱚ ᱰᱤᱦᱟᱹᱛ ᱨᱮ ᱛᱟᱦᱮᱱ ᱜᱤᱫᱽᱨᱟᱹ ᱫᱚ ᱟᱹᱰᱤᱜᱟᱱ ᱡᱟᱦᱟᱸ ᱴᱷᱟᱜ ᱵᱟᱵᱚᱱ ᱵᱩᱡᱽ ᱜᱚᱫ ᱫᱟᱲᱮᱭᱟᱜ ᱠᱟᱱᱟ ᱚᱱᱟᱛᱮ ᱯᱷᱟᱹᱞᱛᱩ ᱨᱮᱦᱚᱸ ᱯᱚᱭᱥᱟ ᱠᱷᱚᱨᱪᱟ ᱦᱩᱭᱩᱜ ᱠᱟᱱ ᱛᱟᱵᱚᱱᱟ ᱟᱯᱱᱟᱨ ᱴᱷᱮᱱ ᱢᱳᱵᱟᱭᱤᱞ ᱛᱟᱦᱮᱱ ᱠᱟᱛᱮᱫ ᱨᱮᱦᱚᱸ ᱛᱚᱵᱮ ᱛᱤᱦᱤᱧ ᱚᱱᱟ ᱤᱫᱤ ᱠᱟᱛᱮ ᱜᱮ ᱱᱚᱣᱟ ᱵᱷᱤᱰᱤᱭᱳ ᱫᱚᱹᱧ ᱟᱹᱜᱩ ᱟᱠᱟᱫᱟ ᱡᱮ ᱱᱟᱭᱤᱱᱛᱷ ᱠᱞᱟᱥ ᱨᱮᱱ ᱠᱩᱲᱤ ᱠᱚᱲᱟ ᱠᱚ ᱱᱤᱛᱚᱜ ᱡᱟᱦᱟᱸ ᱢᱚᱰᱮᱞ ᱠᱚᱥᱪᱮᱱ ᱟᱢ ᱪᱮᱫ ᱞᱮᱠᱟᱛᱮ ᱟᱢᱟᱜ ᱢᱳᱵᱟᱭᱤᱞ ᱛᱮᱢ ᱟᱵᱚ ᱡᱷᱟᱲᱠᱷᱚᱸᱰ ᱨᱮᱭᱟᱜ ᱡᱷᱟᱲᱠᱷᱚᱸᱰ ᱤᱥᱠᱩᱞ ᱨᱮᱭᱟᱜ ᱱᱚᱣᱟ ᱱᱟᱭᱤᱱᱛᱷ ᱯᱮᱯᱟᱨ ᱨᱮᱭᱟᱜ ᱢᱚᱰᱮᱞ ᱠᱚᱥᱪᱮᱱ ᱯᱮᱯᱟᱨ ᱟᱢ ᱪᱤᱠᱟᱹᱛᱮᱢ ᱰᱟᱣᱩᱱᱞᱳᱰᱟ ᱚᱱᱟ ᱵᱟᱵᱚᱫ ᱜᱮ ᱱᱚᱣᱟ ᱵᱷᱤᱰᱤᱭᱳ ᱫᱚ ᱠᱟᱱᱟ ᱛᱚᱵᱮ ᱫᱮᱞᱟ ᱥᱚᱢᱚᱭ ᱵᱟᱝ ᱦᱟᱛᱟᱣ ᱠᱟᱛᱮᱫ ᱩᱥᱟᱹᱨᱟ ᱢᱳᱵᱟᱭᱤᱞ ᱨᱮᱭᱟᱜ ᱥᱠᱨᱤᱱ ᱥᱮᱫ ᱜᱮ ᱵᱚᱱ ᱠᱚᱭᱚᱜᱽ ᱢᱟ ᱛᱚᱵᱮ ᱟᱢ ᱫᱚ ᱰᱮᱴᱟ ᱠᱟᱱᱮᱠᱥᱚᱱ ᱠᱟᱛᱮᱫ ᱟᱢ ᱯᱨᱚᱛᱷᱚᱢ ᱨᱮ ᱡᱟᱦᱟᱸᱴᱟᱜ ᱵᱨᱟᱣᱡᱟᱨ ᱜᱮ ᱪᱟᱞᱟᱜ ᱢᱮ ᱡᱮᱞᱮᱠᱟ ᱤᱧ ᱫᱚᱧ ᱪᱟᱞᱟᱜ ᱠᱟᱱᱟ ᱠᱨᱳᱢ ᱵᱨᱟᱣᱡᱟᱨ ᱤᱧ ᱳᱯᱮᱱ ᱮᱫᱟ ᱱᱚᱣᱟ ᱠᱨᱳᱢ ᱵᱨᱟᱣᱡᱟᱨ ᱨᱮ ᱟᱢ ᱫᱚ ᱥᱟᱨᱪ ᱵᱚᱠᱥ ᱨᱮ ᱚᱞ ᱢᱮ ᱡᱷᱟᱨ ᱚᱯᱰᱮᱴ ᱰᱚᱴ ᱠᱚᱢ ᱟᱨ ᱥᱟᱨᱪ ᱢᱮ ᱱᱚᱝᱠᱟ ᱯᱮᱡᱽ ᱠᱷᱩᱞᱟᱹᱜᱼᱟ ᱱᱚᱰᱮ ᱟᱢ ᱧᱮᱞ ᱢᱮ ᱡᱮᱞᱮᱠᱟ ᱡᱮᱠ ᱱᱟᱭᱤᱱᱛᱷ ᱢᱚᱰᱮᱞ ᱠᱚᱥᱪᱮᱱ ᱯᱮᱯᱟᱨ ᱫᱩ ᱦᱟᱡᱟᱨ ᱮᱠᱟᱭᱤᱥ ᱰᱟᱣᱩᱱᱞᱳᱰ ᱯᱤ ᱰᱤ ᱮᱯᱷ ᱛᱚᱵᱮ ᱱᱚᱣᱟᱴᱟᱜ ᱥᱟᱭᱤᱴ ᱨᱮ ᱟᱢ ᱠᱞᱤᱠ ᱢᱮ ᱱᱚᱣᱟ ᱴᱟᱜ ᱥᱟᱭᱤᱰ ᱮᱢ ᱠᱞᱤᱠ ᱞᱮᱠᱷᱟᱡ ᱜᱮ ᱱᱚᱝᱠᱟ ᱯᱮᱡᱽ ᱠᱷᱩᱞᱟᱹᱣ ᱮᱱᱟ ᱱᱚᱣᱟ ᱪᱮᱛᱟᱱ ᱥᱮᱫ ᱴᱷᱮᱞᱟᱣ ᱨᱟᱠᱟᱵ ᱠᱟᱛᱮ ᱧᱮᱞ ᱢᱮ ᱱᱚᱸᱰᱮ ᱧᱮᱞ ᱢᱮ ᱢᱚᱰᱮᱞ ᱯᱮᱯᱟᱨ ᱫᱩ ᱦᱟᱡᱟᱨ ᱮᱠᱟᱭᱤᱥ ᱛᱚᱵᱮ ᱟᱢ ᱱᱚᱸᱰᱮ ᱚᱠᱟᱴᱟᱜ ᱥᱚᱵᱽᱡᱮᱠᱴ ᱨᱮᱭᱟᱜ ᱡᱟᱹᱨᱩᱲ ᱢᱟ ᱚᱱᱟ ᱴᱷᱟᱜ ᱨᱮᱭᱟᱜ ᱧᱮᱞ ᱞᱟᱹᱜᱤᱫ ᱛᱮ ᱱᱚᱣᱟ ᱡᱚᱡᱚᱢ ᱱᱟᱠᱷᱟ ᱨᱮ ᱱᱚᱜᱼᱚᱭ ᱠᱞᱤᱠ ᱦᱮᱭᱟᱨ ᱡᱟᱦᱟᱸ ᱚᱞ ᱢᱮᱱᱟᱜ ᱟᱨ ᱱᱚᱣᱟ ᱦᱟᱹᱨᱭᱟᱹᱲ ᱜᱮ ᱱᱳ ᱮᱵᱷᱟᱭᱞᱮᱵᱚᱞ ᱚᱱᱟᱴᱟᱜ ᱚᱲᱟᱜ ᱟᱢᱫᱚ ᱠᱞᱤᱠ ᱦᱩᱭᱩᱜ ᱛᱟᱢᱟ ᱛᱷᱚᱲᱟ ᱡᱩᱢ ᱠᱟᱛᱮ ᱤᱧ ᱧᱮᱞ ᱦᱚᱪᱚᱭᱮᱫ ᱯᱮᱭᱟ ᱡᱮᱞᱮᱠᱟᱧ ᱢᱮᱱ ᱠᱮᱭᱟ ᱢᱤᱫ ᱜᱷᱟᱹᱲᱤ ᱞᱟᱹᱜᱤᱫ ᱤᱝᱞᱤᱥ ᱨᱮᱭᱟᱜ ᱥᱮᱴ ᱠᱚᱥᱪᱮᱱ ᱛᱚᱵᱮ ᱱᱚᱣᱟ ᱱᱚᱣᱟ ᱠᱞᱤᱠ ᱦᱮᱭᱟᱨ ᱡᱟᱦᱟᱸ ᱠᱚ ᱚᱞ ᱠᱟᱫᱟ ᱱᱚᱰᱮ ᱟᱢ ᱠᱞᱤᱠ ᱢᱮ ᱡᱮᱭᱥᱮᱢ ᱠᱞᱤᱠᱟ ᱟᱵᱟᱨ ᱚᱸᱰᱮᱭ ᱢᱮᱱᱫᱟ ᱟᱢ ᱵᱨᱟᱣᱡᱟᱨ ᱥᱮᱞᱮᱠᱴ ᱢᱮ ᱛᱚᱵᱮ ᱤᱧ ᱟᱵᱟᱨ ᱠᱨᱳᱢ ᱵᱨᱟᱣᱡᱟᱨ ᱜᱤᱧ ᱥᱮᱞᱮᱠᱴ ᱮᱫᱟ ᱱᱚᱜᱼᱚᱭ ᱤᱝᱞᱤᱥ ᱨᱮᱭᱟᱜ ᱠᱚᱥᱪᱮᱱ ᱯᱮᱯᱟᱨ ᱫᱚ ᱦᱮᱡ ᱮᱱᱟ ᱛᱮᱦᱮᱧ ᱱᱚᱣᱟ ᱱᱚᱝᱠᱟ ᱡᱩᱢ ᱠᱟᱛᱮᱫ ᱱᱚᱝᱠᱟ ᱴᱷᱮᱞᱟᱣ ᱨᱟᱠᱟᱵ ᱢᱮ ᱛᱤᱱᱟᱹᱜ ᱮᱢ ᱧᱮᱞ ᱫᱟᱲᱮᱭᱟᱜᱼᱟ ᱧᱮᱞ ᱢᱮ ᱡᱩᱫᱤ ᱟᱢ ᱰᱟᱣᱩᱱᱞᱳᱰ ᱥᱟᱱᱟ ᱢᱮᱭᱟ ᱮᱸᱰᱮ ᱠᱷᱟᱱ ᱱᱚᱜᱼᱚᱭ ᱱᱚᱰᱮ ᱰᱟᱣᱩᱱᱞᱳᱰ ᱨᱮᱭᱟᱜ ᱚᱯᱷᱥᱮᱱ ᱡᱟᱦᱟᱸ ᱱᱚᱜᱼᱚᱭ ᱱᱚᱣᱟ ᱥᱟᱨ ᱞᱮᱠᱟ ᱧᱮᱞᱚᱜ ᱠᱟᱱ ᱦᱮᱸ ᱥᱟᱨ ᱟᱨ ᱯᱟᱹᱬᱤ ᱞᱮᱠᱟ ᱧᱮᱞᱚᱜ ᱠᱟᱱ ᱟᱢ ᱱᱚᱣᱟ ᱡᱩᱫᱤ ᱰᱟᱣᱩᱱᱞᱳᱰ ᱥᱟᱱᱟ ᱢᱮᱭᱟ ᱮᱸᱰᱮ ᱠᱷᱟᱱ ᱱᱚᱣᱟ ᱥᱟᱨ ᱨᱮᱭᱟᱜ ᱱᱚᱣᱟᱢ ᱠᱞᱤᱠ ᱞᱮᱠᱷᱟᱱ ᱜᱮ ᱰᱟᱣᱩᱱᱞᱳᱰ ᱮᱦᱚᱵᱚᱜᱼᱟ ᱱᱚᱣᱟ ᱨᱮ ᱛᱤᱱᱟᱹᱜ ᱯᱮᱡᱽ ᱢᱮᱱᱟᱜᱼᱟ ᱱᱚᱣᱟ ᱡᱮᱞᱮᱠᱟ ᱱᱚᱣᱟ ᱤᱝᱞᱤᱥ ᱨᱮᱭᱟᱜ ᱱᱚᱰᱮ ᱢᱮᱱᱫᱟ ᱯᱟᱸᱪᱴᱤ ᱯᱮᱡᱽ ᱢᱮᱱᱟᱜᱼᱟ ᱡᱚᱛᱚ ᱯᱟᱸᱪᱴᱤ ᱯᱮᱡᱽ ᱱᱚᱰᱮ ᱠᱷᱚᱡ ᱜᱮ ᱰᱟᱣᱩᱱᱞᱳᱰᱚᱜᱼᱟ ᱛᱚᱵᱮ ᱯᱟᱹᱴᱷᱩᱣᱟᱹ ᱜᱤᱫᱽᱨᱟᱹ ᱠᱚ ᱛᱮᱦᱮᱧᱟᱜ ᱵᱷᱤᱰᱭᱳ ᱫᱚ ᱱᱚᱰᱮ ᱦᱟᱹᱵᱤᱡ ᱜᱮ ᱟᱨᱦᱚᱸ ᱱᱚᱝᱠᱟ ᱞᱮᱠᱟ ᱟᱭᱢᱟ ᱵᱷᱤᱰᱭᱳ ᱟᱯᱮᱧ ᱟᱹᱜᱩ ᱟᱯᱮᱭᱟ ᱱᱚᱣᱟ ᱯᱟᱲᱦᱟᱜ ᱵᱟᱵᱚᱫ ᱨᱮᱭᱟᱜ ᱛᱚᱵᱮ ᱢᱟ ᱡᱟᱦᱟᱸᱭ ᱠᱚ ᱱᱚᱣᱟ ᱪᱮᱱᱮᱞ ᱵᱟᱯᱮ ᱥᱟᱵᱥᱠᱨᱟᱭᱤᱵᱽ ᱠᱟᱜ ᱠᱷᱟᱡ ᱩᱥᱟᱹᱨᱟ ᱥᱟᱵᱥᱠᱨᱟᱭᱤᱵᱽ ᱯᱮ ᱡᱩᱫᱤ ᱱᱚᱣᱟ ᱵᱷᱤᱰᱭᱳ ᱢᱚᱡᱽ ᱯᱮ ᱟᱹᱭᱠᱟᱹᱣ ᱠᱮᱫᱟ ᱮᱸᱰᱮᱠᱷᱟᱡ ᱞᱟᱭᱤᱠ ᱯᱮ ᱟᱨ ᱢᱚᱡᱽ ᱵᱟᱯᱮ ᱵᱩᱡᱷᱟᱹᱣ ᱞᱮᱫᱟ ᱮᱸᱰᱮᱠᱷᱟᱱ ᱰᱤᱥᱞᱟᱭᱤᱠ ᱯᱮ ᱛᱚᱵᱮ ᱢᱟ ᱥᱟᱱᱟᱢ ᱠᱚ ᱡᱚᱦᱟᱨ